ᱡᱚᱦᱟᱨ ᱜᱮ ᱥᱟᱱᱟᱢ ᱜᱟᱛᱮ ᱠᱚ ᱤᱧ ᱜᱮ ᱵᱞᱚᱜᱟᱨ ᱚᱡᱤᱛ ᱦᱮᱡ ᱜᱚᱫ ᱟᱠᱟᱱᱟᱭ ᱮᱱ ᱮᱪ ᱥᱤᱠᱥᱴᱤᱱ ᱪᱮᱛᱟᱱ ᱨᱮ ᱛᱮᱦᱮᱧ ᱫᱚ ᱡᱟᱦᱟᱸ ᱵᱞᱚᱜ ᱵᱷᱤᱰᱤᱭᱳᱧ ᱵᱮᱱᱟᱣᱟ ᱚᱱᱟ ᱵᱞᱚᱜ ᱵᱷᱤᱰᱤᱭᱳ ᱛᱟᱞᱟᱛᱮ ᱠᱤᱪᱷᱩ ᱠᱩᱠᱞᱤ ᱛᱟᱦᱮᱱᱟ ᱚᱱᱟ ᱱᱚᱣᱟ ᱵᱷᱤᱰᱤᱭᱳ ᱛᱟᱞᱟᱨᱮ ᱡᱟᱦᱟᱸ ᱡᱟᱦᱟᱸ ᱠᱩᱠᱞᱤ ᱠᱚ ᱢᱮᱱᱟᱜᱼᱟ ᱚᱱᱟ ᱠᱩᱠᱞᱤ ᱠᱚ ᱡᱟᱛᱮ ᱥᱟᱹᱦᱤ ᱛᱮᱞᱟ ᱡᱟᱦᱟᱸ ᱯᱮ ᱯᱩᱭᱞᱩ ᱫᱚᱢ ᱯᱮ ᱮᱢᱟ ᱩᱱᱠᱩ ᱞᱟᱹᱜᱤᱫ ᱛᱟᱦᱮᱱ ᱠᱟᱱᱟ ᱥᱤᱨᱯᱟᱹ ᱟᱨ ᱱᱚᱣᱟ ᱥᱤᱨᱯᱟᱹ ᱫᱚ ᱵᱞᱚᱜ ᱨᱮᱱᱟᱜ ᱢᱩᱪᱟᱹᱫ ᱥᱮᱫ ᱨᱮᱯᱮ ᱧᱮᱞ ᱧᱟᱢᱟ ᱪᱮᱫ ᱯᱚᱫᱽᱫᱷᱚᱛᱤ ᱛᱮ ᱱᱚᱣᱟ ᱥᱤᱨᱯᱟᱹ ᱫᱚ ᱯᱮ ᱧᱟᱢᱟ ᱟᱹᱰᱤ ᱫᱷᱮᱭᱟᱱ ᱛᱮ ᱧᱮᱞ ᱛᱟᱵᱚᱱ ᱯᱮ ᱱᱚᱣᱟ ᱵᱞᱚᱜ ᱵᱷᱤᱰᱤᱭᱳ ᱪᱮᱫᱟᱜ ᱵᱟᱝᱢᱟ ᱱᱚᱣᱟ ᱵᱞᱚᱜ ᱵᱷᱤᱰᱤᱭᱳ ᱟᱹᱰᱤ

ᱥᱚᱱᱟ ᱠᱚᱨᱤᱭᱟ ᱡᱟᱦᱟᱸ ᱨᱮᱫᱚ ᱤᱴᱟᱹ ᱜᱟᱫᱟ ᱜᱟᱫᱟ ᱤᱴᱟᱹ ᱵᱮᱱᱟᱣ ᱠᱟᱱᱟ ᱚᱱᱟ ᱡᱟᱭᱜᱟ ᱨᱮᱱᱟᱜ ᱵᱞᱚᱜ ᱵᱷᱤᱰᱤᱭᱳ ᱜᱮᱵᱚᱱ ᱵᱮᱱᱟᱣᱮᱫᱼᱟ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱟᱯᱮ ᱫᱚ ᱪᱮᱫᱟᱜ ᱵᱟᱝᱢᱟ ᱱᱚᱣᱟ ᱵᱞᱚᱜ ᱵᱷᱤᱰᱤᱭᱳ ᱛᱟᱞᱟᱨᱮ ᱡᱟᱦᱟᱸ ᱠᱚ ᱧᱮᱞᱚᱜᱚᱜ ᱠᱟᱱᱟ ᱚᱸᱰᱮ ᱫᱷᱮᱭᱟᱱ ᱡᱩᱫᱤ ᱵᱟᱯᱮ ᱮᱢ ᱠᱷᱟᱱ ᱫᱚ ᱱᱚᱣᱟ ᱠᱩᱠᱞᱤ ᱨᱮᱱᱟᱜ ᱛᱮᱞᱟ ᱦᱚᱭᱛᱚ ᱵᱟᱝ ᱵᱚᱱ ᱮᱢ ᱫᱟᱲᱮᱭᱟᱜᱼᱟ ᱛᱚ ᱟᱵᱚ ᱫᱚ ᱥᱮᱴᱮᱨ ᱜᱚᱫ ᱟᱠᱟᱱᱟ ᱵᱚᱱ ᱥᱚᱱᱟ ᱠᱚᱨᱤᱭᱟ ᱤᱴᱟᱹ ᱵᱷᱟᱴᱟ ᱨᱮ ᱚᱸᱰᱮ ᱫᱚ ᱟᱹᱰᱤ ᱜᱟᱫᱟ ᱜᱟᱫᱟ ᱤᱴᱟᱹ ᱵᱮᱱᱟᱣ ᱠᱟᱱᱟ ᱟᱨ ᱚᱸᱰᱮ ᱜᱮ ᱟᱵᱚᱨᱮᱱ ᱦᱚᱲ ᱦᱚᱯᱚᱱ ᱠᱚᱫᱚ ᱠᱚ ᱪᱟᱞᱟᱣ ᱠᱟᱱᱟ ᱟᱠᱚᱣᱟᱜ ᱠᱟᱢ ᱠᱟᱡᱽ ᱵᱟᱹᱜᱤ ᱠᱟᱛᱮ ᱚᱸᱰᱮ ᱜᱮ ᱪᱮᱫᱟᱜ ᱵᱟᱝᱢᱟ ᱚᱸᱰᱮ ᱫᱚ ᱯᱚᱭᱥᱟ ᱧᱟᱢᱚᱜ ᱠᱟᱱᱟ ᱟᱨ ᱤᱴᱟᱹ ᱨᱮ ᱥᱤᱧ ᱧᱤᱫᱟᱹ ᱡᱟᱦᱟᱸ ᱠᱚ ᱰᱤᱭᱩᱴᱤ ᱫᱟ ᱥᱮ ᱳᱵᱷᱟᱨ ᱰᱤᱭᱩᱴᱤ ᱫᱟᱠᱚ ᱚᱱᱟᱛᱮ ᱟᱹᱰᱤ ᱜᱟᱱ ᱯᱚᱭᱥᱟ ᱠᱚ ᱧᱟᱢ ᱮᱫᱟ ᱟᱫᱚ ᱟᱵᱚᱨᱮᱱ ᱦᱚᱲ ᱦᱚᱯᱚᱱ ᱠᱚ ᱫᱟᱨᱟᱭ ᱛᱮᱜᱮ ᱚᱸᱰᱮ ᱫᱚ ᱠᱤᱱᱛᱩ ᱥᱳᱱᱟ ᱠᱚᱱᱤᱭᱟ ᱨᱮᱫᱚ ᱤᱴᱟᱹ ᱫᱚ ᱤᱴᱟᱹ ᱫᱚ ᱵᱮᱱᱟᱜ ᱠᱟᱱᱟ ᱟᱨ ᱟᱵᱚ ᱫᱚ ᱱᱚᱜᱼᱚᱭ ᱵᱚᱱ ᱧᱮᱞᱮᱫᱼᱟ ᱯᱩᱭᱞᱩ ᱫᱚᱠᱠᱷᱤᱱ ᱱᱟᱠᱷᱟ ᱨᱮ ᱮᱠᱫᱚᱢ ᱯᱟᱹᱦᱤᱞᱟᱜ ᱡᱟᱦᱟᱸ ᱦᱩᱭᱩᱜ ᱠᱟᱱᱟ ᱥᱚᱞᱤᱰ ᱤᱴᱟᱹ ᱵᱷᱟᱴᱟ ᱱᱚᱸᱰᱮᱱᱟᱜ ᱤᱴᱟᱹ ᱵᱷᱟᱴᱟ ᱨᱮᱫᱚ ᱟᱹᱰᱤ ᱜᱟᱱ ᱦᱚᱲ ᱠᱚ ᱠᱟᱹᱢᱤ ᱠᱟᱱᱟ ᱟᱨ ᱚᱱᱟ ᱫᱷᱟᱨᱮ ᱯᱟᱥᱮ ᱨᱮ ᱡᱟᱦᱟᱸᱭ ᱠᱚ ᱢᱮᱱᱟᱜ ᱠᱚᱣᱟ ᱩᱱᱠᱩ ᱫᱚ ᱚᱸᱰᱮ ᱜᱮ ᱚᱸᱰᱮ ᱜᱮ ᱠᱩᱵᱟᱹ ᱚᱲᱟᱜ ᱵᱮᱱᱟᱣ ᱠᱟᱛᱮ ᱢᱮᱱᱟᱜ ᱠᱚᱣᱟ ᱟᱨ ᱱᱚᱣᱟ ᱥᱟᱭᱤᱰ ᱨᱮᱜᱮ ᱠᱤᱱᱛᱩ ᱟᱹᱰᱤ ᱜᱟᱱ ᱦᱩᱲᱩ ᱠᱚᱠᱚ ᱪᱟᱥ ᱟᱠᱟᱫᱟ ᱟᱨ ᱡᱟᱦᱟᱸ ᱨᱮ ᱤᱴᱟᱹ ᱵᱟᱹᱴᱤ ᱵᱮᱱᱟᱣ ᱠᱟᱱᱟ ᱚᱱᱟ ᱞᱟᱛᱟᱨ ᱠᱚᱨᱮ ᱫᱚ ᱟᱹᱰᱤ ᱜᱟᱱ ᱫᱟᱨᱮ ᱠᱚᱠᱚ ᱞᱟᱜᱟᱣ ᱟᱠᱟᱫ ᱟᱹᱰᱤ ᱪᱮᱦᱨᱟ ᱪᱮᱦᱨᱟ ᱫᱟᱨᱮ ᱱᱚᱣᱟ ᱫᱚ ᱦᱩᱭᱩᱜ ᱠᱟᱱᱟ ᱱᱟᱨᱠᱮᱞ ᱫᱟᱨᱮ ᱠᱚ ᱥᱩᱯᱟᱹᱨᱤ ᱫᱟᱨᱮ ᱠᱚ ᱟᱨ ᱟᱹᱰᱤ ᱢᱚᱡᱽ ᱜᱮ ᱚᱱᱟ ᱡᱟᱭᱜᱟ ᱫᱚᱠᱚ ᱥᱟᱡᱟᱣ ᱟᱫᱚ ᱠᱤᱪᱷᱩ ᱫᱚ ᱯᱟᱸᱪᱤᱞ ᱵᱷᱤᱛᱤᱨ ᱨᱮᱠᱚ ᱵᱮᱱᱟᱣ ᱟᱠᱟᱫᱼᱟ ᱠᱤᱪᱷᱩ ᱫᱚ ᱯᱟᱸᱪᱤᱞ ᱵᱟᱦᱨᱮ ᱨᱮ ᱟᱨ ᱡᱟᱦᱟᱸᱭ ᱠᱚ ᱯᱟᱸᱪᱤᱞ ᱵᱟᱦᱨᱮ ᱨᱮᱠᱚ ᱵᱮᱱᱟᱣ ᱟᱠᱟᱫᱼᱟ ᱮᱠᱫᱚᱢ ᱳᱯᱮᱱ ᱜᱮ ᱚᱸᱰᱮ ᱫᱚ ᱥᱤᱛᱩᱝ ᱠᱚ ᱟᱹᱰᱤ ᱵᱮᱥ ᱯᱟᱲᱟᱜᱼᱟ ᱟᱨ ᱱᱚᱸᱰᱮ ᱫᱚ ᱠᱤᱪᱷᱩ ᱫᱚ ᱵᱟᱣᱩᱱᱰᱨᱤ ᱵᱷᱤᱛᱨᱤ ᱨᱮᱠᱚ ᱵᱮᱱᱟᱣ ᱟᱠᱟᱫᱼᱟ ᱛᱚ ᱱᱚᱣᱟ ᱦᱩᱭᱩᱜ ᱠᱟᱱᱟ ᱯᱟᱹᱦᱤᱞ ᱤᱴᱟᱹ ᱨᱮᱱᱟᱜ ᱵᱷᱟᱴᱮ ᱠᱟᱱᱟ ᱟᱵᱚ ᱫᱚ ᱫᱚᱠᱠᱷᱤᱱ ᱥᱮᱱ ᱠᱷᱚᱱ ᱯᱚᱨ ᱯᱚᱨ ᱩᱛᱛᱚᱨ ᱥᱮᱱ ᱵᱚᱱ ᱪᱟᱞᱟᱜ ᱠᱟᱱᱟ ᱟᱨ ᱱᱚᱣᱟ ᱦᱩᱭᱩᱜ ᱠᱟᱱᱟ ᱤᱴᱟᱹ ᱵᱷᱟᱴᱤ ᱨᱮᱱᱟᱜ ᱡᱟᱦᱟᱸ ᱦᱟᱥᱟ ᱦᱟᱥᱟ ᱠᱚᱜᱮ ᱠᱚ ᱡᱚᱢᱟ ᱡᱟᱣᱨᱟ ᱠᱟᱜ ᱠᱟᱱᱟ ᱟᱨ ᱚᱱᱟ ᱦᱟᱥᱟ ᱛᱮᱜᱮ ᱠᱤᱱᱛᱩ ᱤᱴᱟᱹ ᱠᱚ ᱵᱮᱱᱟᱣᱟ ᱟᱨ ᱤᱴᱟᱹ ᱫᱚᱠᱚ ᱨᱟᱯᱟᱜᱟ ᱯᱩᱭᱞᱩ ᱫᱚ ᱱᱚᱣᱟ ᱤᱴᱟᱹ ᱵᱷᱟᱴᱤ ᱨᱮ ᱤᱴᱟᱹ ᱠᱚ ᱵᱮᱱᱟᱣ ᱠᱟᱛᱮ ᱨᱚᱦᱚᱲᱟᱠᱚ ᱟᱨ ᱨᱚᱦᱚᱲ ᱞᱮᱱᱟ ᱜᱮ ᱩᱱᱠᱩ ᱫᱚ ᱵᱷᱟᱴᱟ ᱵᱷᱤᱛᱤᱨ ᱨᱮ ᱵᱚᱞᱚ ᱠᱟᱛᱮ ᱚᱸᱰᱮ ᱫᱚ ᱥᱮᱸᱜᱮᱞ ᱡᱩᱞ ᱠᱟᱛᱮ ᱚᱱᱟ ᱵᱷᱤᱛᱤᱨ ᱨᱮᱫᱚ ᱠᱚ ᱞᱚᱞᱚᱭᱟ ᱥᱮ ᱠᱚ ᱨᱟᱯᱟᱜᱟ ᱟᱨ ᱤᱱᱟᱹ ᱤᱴᱟᱹ ᱜᱮ ᱱᱚᱝᱠᱟ ᱱᱚᱝᱠᱟ ᱥᱚᱠᱛᱚ ᱫᱚ ᱟᱵᱚ ᱫᱚ ᱚᱱᱟ ᱤᱴᱟᱹ ᱤᱫᱤ ᱠᱟᱛᱮ ᱜᱮ ᱟᱵᱚᱣᱟᱜ ᱡᱟᱦᱟᱸ ᱚᱲᱟᱜ ᱠᱚ ᱱᱮᱛᱟᱨ ᱦᱩᱭᱩᱜ ᱠᱟᱱᱟ ᱯᱟᱠᱟ ᱚᱲᱟᱜ ᱚᱱᱟ ᱨᱮᱱᱟᱜ ᱢᱮᱱ ᱡᱤᱱᱤᱥ ᱠᱚᱫᱚ ᱱᱚᱣᱟ ᱦᱟᱥᱟ ᱢᱟᱹᱴᱤ ᱠᱷᱚᱱ ᱜᱮ ᱡᱟᱦᱟᱸ ᱤᱴᱟᱹ ᱵᱮᱱᱟᱜ ᱠᱟᱱᱟ ᱚᱱᱟ ᱤᱴᱟᱹ ᱠᱷᱚᱱ ᱜᱮ ᱠᱤᱱᱛᱩ ᱵᱚᱱ ᱧᱟᱢᱮᱫ ᱠᱟᱱᱟ ᱫᱚᱠᱷᱤᱱ ᱠᱷᱚᱱ ᱩᱛᱛᱚᱨ ᱱᱟᱠᱷᱟ ᱵᱚᱱ ᱪᱟᱞᱟᱜ ᱠᱟᱱᱟ ᱟᱨ ᱯᱚᱨᱯᱚᱨ ᱡᱟᱦᱟᱸ ᱡᱟᱦᱟᱸ ᱤᱴᱟᱹ ᱵᱷᱟᱴᱤ ᱠᱚ ᱥᱟᱺᱜᱤᱧ ᱠᱷᱚᱱ ᱜᱮ ᱨᱟᱠᱟᱵ ᱟᱠᱟᱱᱟ ᱱᱚᱣᱟ ᱠᱚᱜᱮ ᱧᱮᱞ ᱛᱟᱵᱚᱱ ᱯᱮ ᱟᱨ ᱟᱹᱰᱤ ᱜᱟᱱ ᱵᱮᱥ ᱴᱷᱤᱠ ᱛᱮ ᱯᱷᱳᱞᱳ ᱠᱟᱜ ᱛᱟᱵᱚᱱ ᱯᱮ ᱚᱠᱟ ᱠᱚᱨᱮ ᱪᱮᱫ ᱞᱮᱠᱟ ᱪᱮᱫ ᱢᱮᱱᱟᱜᱼᱟ ᱧᱮᱞ ᱜᱚᱫ ᱠᱮᱜᱼᱟ ᱵᱚᱱ ᱮᱱᱮ ᱨᱮᱜᱮ ᱵᱮᱥ ᱠᱤᱪᱷᱩ ᱤᱴᱟᱹ ᱵᱷᱟᱴᱟ ᱟᱨ ᱱᱚᱣᱟ ᱫᱚ ᱦᱩᱭᱩᱜ ᱠᱟᱱᱟ ᱡᱟᱦᱟᱸ ᱪᱩᱞᱦᱟᱹ ᱠᱷᱚᱱ ᱫᱷᱩᱣᱟᱹ ᱩᱰᱩᱝᱚᱜᱼᱟ ᱚᱱᱟᱜᱮ ᱟᱹᱰᱤ ᱪᱮᱛᱟᱱ ᱠᱚ ᱵᱮᱱᱟᱣ ᱠᱟᱫᱟ ᱪᱮᱫᱟᱜ ᱵᱟᱝᱢᱟ ᱱᱚᱣᱟ ᱫᱷᱩᱣᱟᱹ ᱫᱚ ᱞᱟᱛᱟᱨ ᱥᱮᱫ ᱫᱚ ᱵᱟᱝ ᱪᱟᱞᱟᱜᱼᱟ ᱞᱟᱛᱟᱨ ᱨᱮᱫᱚ ᱦᱚᱲ ᱦᱚᱯᱚᱱ ᱠᱚ ᱥᱮ ᱡᱤᱵᱽ ᱡᱤᱭᱟᱹᱞᱤ ᱠᱚ ᱢᱮᱱᱟᱜ ᱠᱚᱛᱮ ᱩᱱᱠᱩ ᱟᱹᱰᱤᱜᱟᱱ ᱯᱨᱚᱵᱞᱮᱢ ᱦᱩᱭᱩᱜᱼᱟ ᱚᱱᱟᱛᱮ ᱚᱱᱟ ᱫᱚ ᱟᱹᱰᱤ ᱩᱥᱩᱞ ᱨᱮᱠᱚ ᱟᱲᱟᱜᱟ ᱟᱨ ᱚᱱᱟ ᱫᱚ ᱪᱮᱛᱟᱱ ᱥᱮᱫ ᱪᱟᱞᱟᱜᱼᱟ ᱮᱱ ᱨᱮᱦᱚᱸ ᱟᱵᱚᱣᱟᱜ ᱱᱚᱣᱟ ᱡᱟᱦᱟᱸ ᱠᱚ ᱢᱮᱱᱟᱜᱼᱟ ᱱᱚᱣᱟ ᱫᱷᱩᱣᱟᱹ ᱤᱫᱤ ᱠᱟᱛᱮ ᱫᱚ ᱠᱟᱹᱴᱤᱡ ᱪᱩᱞᱩᱝ ᱯᱨᱚᱵᱞᱮᱢ ᱫᱚ ᱢᱮᱱᱟᱜ ᱜᱮᱭᱟ ᱟᱨ ᱚᱱᱟ ᱡᱟᱭᱜᱟ ᱠᱚᱨᱮ ᱫᱚ ᱡᱟᱦᱟᱸᱭ ᱠᱚ ᱯᱩᱸᱰ ᱫᱚᱛᱚ ᱵᱚᱱ ᱦᱚᱨᱚᱜᱟ ᱩᱱᱠᱩᱣᱟᱜ ᱫᱚ ᱟᱹᱰᱤ ᱞᱚᱜᱚᱱ ᱜᱮ ᱠᱤᱱᱛᱩ ᱟᱹᱰᱤ ᱞᱚᱜᱚᱱ ᱜᱮ ᱠᱤᱱᱛᱩ ᱦᱮᱸᱫᱮᱜᱼᱟ ᱮᱴᱟᱜ ᱡᱟᱭᱜᱟ ᱠᱚ ᱠᱷᱚᱱ ᱫᱚ ᱚᱸᱰᱮ ᱫᱚ ᱠᱟᱹᱴᱤᱡ ᱪᱩᱞᱩᱝ ᱱᱚᱣᱟ ᱫᱷᱩᱣᱟᱹ ᱛᱮᱫᱚ ᱟᱹᱰᱤ ᱜᱟᱱ ᱯᱨᱚᱵᱞᱮᱢ ᱦᱩᱭᱩᱜ ᱜᱮᱭᱟ ᱮᱱ ᱨᱮᱦᱚᱸ ᱚᱱᱟ ᱡᱟᱭᱜᱟ ᱨᱮ ᱤᱴᱟᱹ ᱵᱮᱱᱟᱣ ᱠᱟᱱᱟ ᱢᱮᱱᱛᱮ ᱟᱵᱚ ᱫᱚ ᱠᱤᱱᱛᱩ ᱯᱟᱠᱟ ᱚᱲᱟᱜ ᱠᱚ ᱟᱵᱚᱣᱟᱜ ᱵᱚᱱ ᱵᱮᱱᱟᱣ ᱫᱟᱲᱮᱭᱟᱜ ᱠᱟᱱᱟ ᱟᱨ ᱚᱸᱰᱮ ᱠᱷᱚᱱ ᱡᱩᱫᱤ ᱤᱴᱟᱹ ᱥᱟᱯᱞᱟᱭ ᱵᱟᱝ ᱦᱩᱭ ᱠᱚᱜ ᱠᱷᱟᱱ ᱫᱚ ᱱᱚᱣᱟ ᱮᱞᱟᱠᱟ ᱨᱮᱫᱚ ᱯᱟᱪᱮᱫ ᱤᱴᱟᱹ ᱨᱮᱱᱟᱜ ᱫᱟᱢ ᱟᱹᱰᱤ ᱜᱟᱱ ᱡᱟᱹᱥᱛᱤ ᱠᱚᱜᱼᱟ ᱟᱨ ᱟᱹᱰᱤ ᱥᱟᱺᱜᱤᱧ ᱠᱷᱚᱱ ᱟᱹᱜᱩ ᱦᱩᱭ ᱠᱚᱜᱼᱟ ᱟᱹᱰᱤ ᱥᱟᱺᱜᱤᱧ ᱠᱷᱚᱱ ᱟᱹᱜᱩ ᱞᱮᱱᱠᱷᱟᱱ ᱪᱮᱫ ᱦᱩᱭ ᱠᱚᱜᱼᱟ ᱟᱹᱰᱤ ᱜᱟᱱ ᱫᱟᱢ ᱯᱟᱲᱟᱣ ᱠᱚᱜᱼᱟ ᱠᱮᱨᱤᱝ ᱠᱚᱥᱴ ᱟᱹᱰᱤ ᱜᱟᱱ ᱯᱟᱲᱟᱣ ᱠᱚᱜᱼᱟ ᱟᱪᱪᱷᱟ ᱧᱮᱞ ᱜᱚᱫ ᱠᱮᱜᱼᱟ ᱵᱚᱱ ᱫᱤᱥᱟᱹᱭᱮᱫ ᱜᱮᱭᱟ ᱵᱚᱱ ᱠᱟᱛᱷᱟ ᱦᱚᱸᱵᱚᱱ ᱟᱸᱡᱚᱢ ᱢᱟ ᱟᱨ ᱱᱚᱣᱟ ᱠᱚᱦᱚᱸ ᱵᱚᱱ ᱠᱚᱭᱚᱜ ᱠᱟᱜ ᱢᱟ ᱚᱠᱟᱨᱮ ᱪᱮᱫ ᱢᱮᱱᱟᱜᱼᱟ ᱪᱮᱫ ᱞᱮᱠᱟ ᱯᱨᱮᱡᱮᱱᱴᱚᱜ ᱠᱟᱱᱟ ᱯᱨᱚᱛᱮᱠᱴᱟ ᱡᱤᱱᱤᱥ ᱧᱮᱞ ᱞᱮᱱᱟ ᱜᱮ ᱱᱚᱣᱟ ᱠᱩᱠᱞᱤ ᱨᱮᱱᱟᱜ ᱛᱮᱞᱟ ᱠᱚᱫᱚ ᱧᱟᱢᱚᱜᱼᱟ ᱱᱚᱣᱟ ᱠᱚᱵᱚᱱ ᱧᱮᱞᱮᱫ ᱠᱟᱱᱟ ᱨᱚᱝ ᱵᱮᱨᱚᱝᱟᱜ ᱠᱷᱚᱭᱨᱤᱭᱟᱜ ᱥᱟᱥᱟᱝᱟᱜ ᱯᱩᱸᱰᱟᱜ ᱟᱨᱟᱜᱟᱜ ᱟᱨ ᱥᱟᱱᱟᱢ ᱞᱮᱠᱟᱱᱟᱜ ᱨᱚᱝ ᱨᱮᱱᱟᱜ ᱜᱮ ᱠᱤᱱᱛᱩ ᱢᱮᱱᱟᱜᱼᱟ ᱟᱨ ᱧᱮᱞᱮᱫ ᱛᱟᱵᱚᱱᱟᱯᱮ ᱵᱮᱥ ᱴᱷᱤᱠ ᱤᱴᱟᱹᱵᱷᱟᱴᱤ ᱨᱮ ᱢᱤᱫᱴᱟᱝ ᱡᱟᱭᱜᱟ ᱨᱮᱫᱚ ᱟᱹᱰᱤ ᱜᱟᱱ ᱢᱮᱱᱟᱜᱼᱟ ᱟᱨ ᱥᱟᱱᱟᱢᱟᱜ ᱜᱮ ᱫᱮᱠᱷᱟᱣ ᱵᱚᱱ ᱠᱟᱱᱟ ᱢᱚᱡᱽ ᱛᱮ ᱧᱮᱞ ᱛᱟᱵᱚᱱ ᱯᱮ ᱟᱨ ᱡᱟᱛᱮ ᱱᱚᱣᱟ ᱠᱩᱠᱞᱤ ᱨᱮᱱᱟᱜ ᱛᱮᱞᱟ ᱠᱚᱫᱚ ᱟᱯᱮ ᱯᱮ ᱮᱢ ᱫᱟᱲᱮᱭᱟᱜ ᱥᱚᱱᱟᱠᱩᱱᱤᱭᱟ ᱨᱮᱱᱟᱜ ᱫᱚᱠᱠᱷᱤᱱ ᱱᱟᱠᱷᱟ ᱨᱮ ᱤᱴᱟᱹᱵᱷᱟᱴᱟ ᱠᱚᱨᱮᱱᱟᱜ ᱡᱟᱦᱟᱸ ᱠᱟᱞᱮᱠᱥᱚᱱ ᱤᱧ ᱟᱹᱜᱩ ᱟᱠᱟᱫᱼᱟ ᱱᱚᱣᱟ ᱵᱞᱚᱜ ᱵᱷᱤᱰᱤᱭᱳ ᱛᱟᱞᱟᱛᱮ ᱚᱱᱟᱜᱤᱧ ᱥᱚᱫᱚᱨ ᱟᱵᱚᱱ ᱠᱟᱱᱟ ᱧᱮᱞᱮᱫ ᱠᱟᱱᱟ ᱵᱚᱱ ᱵᱞᱚᱜᱟᱨ ᱚᱡᱤᱛᱟ ᱵᱞᱚᱜ ᱵᱷᱤᱰᱤᱭᱳ ᱤᱴᱟᱹ ᱵᱷᱟᱴᱟ ᱨᱮᱱᱟᱜ ᱵᱞᱚᱜ ᱵᱷᱤᱰᱤᱭᱳ ᱡᱟᱦᱟᱸᱴᱟᱜ ᱫᱚ ᱟᱯᱮ ᱥᱟᱱᱟᱢ ᱠᱚ ᱥᱟᱢᱟᱝ ᱨᱮᱧ ᱥᱚᱫᱚᱨᱮᱫ ᱠᱟᱱᱟ ᱛᱚ ᱟᱵᱚ ᱫᱚ ᱥᱚᱱᱟ ᱠᱳᱨᱤᱭᱟ ᱨᱮᱱᱟᱜ ᱫᱚᱠᱷᱤᱱ ᱨᱮ ᱩᱲᱤᱥᱥᱟ ᱜᱚᱰᱟ ᱫᱷᱟᱨᱮ ᱨᱮᱵᱚᱱ ᱥᱮᱴᱮᱨ ᱜᱚᱫ ᱟᱠᱟᱱᱟ ᱣᱮᱥᱴ ᱵᱮᱝᱜᱚᱞ ᱨᱮᱱᱟᱜ ᱯᱚᱥᱪᱤᱢ ᱢᱮᱫᱽᱱᱤᱯᱩᱨ ᱨᱮᱱᱟᱜ ᱫᱚᱠᱷᱤᱱ ᱱᱟᱠᱷᱟ ᱨᱮ ᱥᱚᱱᱟ ᱠᱳᱨᱤᱭᱟ ᱡᱟᱦᱟᱸ ᱨᱮᱫᱚ ᱤᱴᱟᱹ ᱜᱟᱫᱟ ᱜᱟᱫᱟ ᱤᱴᱟᱹ ᱵᱮᱱᱟᱣ ᱠᱟᱱᱟ ᱚᱱᱟ ᱡᱟᱭᱜᱟ ᱨᱮᱱᱟᱜ ᱵᱞᱚᱜ ᱵᱷᱤᱰᱤᱭᱳ ᱜᱮᱵᱚᱱ ᱵᱮᱱᱟᱣᱮᱫᱼᱟ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱟᱯᱮ ᱫᱚ ᱪᱮᱫᱟᱜ ᱵᱟᱝᱢᱟ ᱱᱚᱣᱟ ᱵᱞᱚᱜ ᱵᱷᱤᱰᱤᱭᱳ ᱛᱟᱞᱟᱨᱮ ᱡᱟᱦᱟᱸ ᱠᱚ ᱧᱮᱞᱚᱜᱚᱜ ᱠᱟᱱᱟ ᱚᱸᱰᱮ ᱫᱷᱮᱭᱟᱱ ᱡᱩᱫᱤ ᱵᱟᱯᱮ ᱮᱢ ᱠᱷᱟᱱ ᱫᱚ ᱱᱚᱣᱟ ᱠᱩᱠᱞᱤ ᱨᱮᱱᱟᱜ ᱛᱮᱞᱟ ᱦᱚᱭᱛᱳ ᱵᱟᱝ ᱵᱚᱱ ᱮᱢ ᱫᱟᱲᱮᱭᱟᱜᱼᱟ

ᱜᱟᱛᱮ ᱠᱚ ᱱᱤᱛᱚᱜ ᱫᱚ ᱥᱟᱯᱲᱟᱣ ᱛᱟᱵᱚᱱ ᱯᱮ ᱠᱩᱠᱞᱤᱧ ᱮᱢᱮᱫ ᱠᱟᱱᱟ ᱯᱟᱹᱦᱤᱞ ᱠᱩᱠᱞᱤ ᱦᱩᱭᱩᱜ ᱠᱟᱱᱟ ᱱᱚᱣᱟ ᱵᱞᱚᱜ ᱵᱷᱤᱰᱤᱭᱳ ᱨᱮᱱᱟᱜ ᱡᱟᱦᱟᱸ ᱠᱷᱚᱱ ᱵᱞᱩ ᱠᱟᱞᱟᱨ ᱛᱮ ᱵᱷᱤᱰᱤᱭᱳ ᱧᱮᱞᱚᱜᱚᱜ ᱠᱟᱱᱟ ᱚᱱᱟ ᱵᱞᱩ ᱠᱟᱞᱟᱨ ᱨᱮᱱᱟᱜ ᱵᱷᱤᱰᱤᱭᱳ ᱚᱠᱛᱚ ᱴᱳᱴᱟᱞ ᱛᱤᱱᱟᱹᱜ ᱜᱟᱱ ᱤᱴᱟᱹ ᱵᱷᱟᱴᱤ ᱨᱮᱱᱟᱜ ᱪᱩᱞᱦᱟᱹ ᱧᱮᱞ ᱟᱠᱟᱱᱟ ᱱᱚᱣᱟ ᱵᱞᱚᱜ ᱵᱷᱤᱰᱤᱭᱳ ᱛᱟᱞᱟᱨᱮ ᱡᱟᱦᱟᱸ ᱨᱮ ᱵᱞᱩ ᱛᱮ ᱵᱷᱤᱰᱤᱭᱳ ᱧᱮᱞᱚᱜ ᱠᱟᱱᱟ ᱚᱱᱟ ᱮᱨᱤᱭᱟ ᱢᱚᱫᱽᱫᱷᱮ ᱨᱮ ᱵᱞᱩ ᱛᱮ ᱵᱷᱤᱰᱤᱭᱳ ᱧᱮᱞᱚᱜ ᱠᱟᱱ ᱚᱠᱛᱚ ᱴᱳᱴᱟᱞ ᱛᱤᱱᱟᱹᱜ ᱜᱚᱴᱟᱝ ᱤᱴᱟᱹ ᱵᱷᱟᱴᱤ ᱨᱮᱱᱟᱜ ᱪᱩᱞᱦᱟᱹ ᱧᱮᱞᱚᱜ ᱠᱟᱱᱟ ᱟᱨ ᱫᱚᱥᱟᱨ ᱠᱩᱠᱞᱤ ᱦᱩᱭᱩᱜ ᱠᱟᱱᱟ ᱱᱚᱣᱟ ᱵᱞᱚᱜ ᱵᱷᱤᱰᱤᱭᱳ ᱵᱷᱤᱛᱤᱨ ᱨᱮ ᱡᱟᱦᱟᱸ ᱨᱮ ᱤᱱᱰᱤᱭᱟᱱ ᱯᱷᱞᱮᱜ ᱨᱮᱱᱟᱜ ᱠᱟᱞᱟᱨ ᱛᱮ ᱵᱚᱰᱟᱨ ᱟᱠᱟᱱᱟ ᱚᱱᱟ ᱤᱴᱟᱹ ᱪᱩᱞᱦᱟᱹ ᱚᱱᱟ ᱤᱴᱟᱹ ᱪᱩᱞᱦᱟᱹ ᱨᱮ ᱡᱟᱦᱟᱸ ᱧᱩᱛᱩᱢ ᱚᱞ ᱢᱮᱱᱟᱜᱼᱟ ᱚᱱᱟ ᱧᱩᱛᱩᱢ ᱫᱚ ᱪᱮᱫ ᱠᱟᱱᱟ ᱱᱚᱣᱟ ᱵᱞᱚᱜ ᱵᱷᱤᱰᱤᱭᱳ ᱛᱟᱞᱟ ᱨᱮ ᱡᱟᱦᱟᱸ ᱨᱮ ᱤᱱᱰᱤᱭᱟᱱ ᱯᱷᱞᱮᱜ ᱠᱟᱞᱟᱨ ᱛᱮ ᱨᱟᱣᱩᱱᱰ ᱟᱛᱮᱫ ᱵᱚᱰᱟᱨ ᱢᱮᱱᱟᱜ ᱟᱠᱟᱫ ᱪᱩᱞᱦᱟᱹ ᱨᱮ ᱚᱱᱟ ᱪᱩᱞᱦᱟᱹ ᱨᱮ ᱪᱮᱫ ᱧᱩᱛᱩᱢ ᱧᱮᱞ ᱟᱠᱟᱱᱟ ᱟᱨ ᱛᱮᱥᱟᱨᱟᱜ ᱠᱩᱠᱞᱤ ᱦᱩᱭᱩᱜ ᱠᱟᱱᱟ ᱱᱚᱣᱟ ᱯᱩᱨᱟᱹ ᱵᱞᱚᱜ ᱵᱷᱤᱰᱤᱭᱳ ᱨᱮ ᱡᱟᱦᱟᱸ ᱨᱮ ᱠᱩᱲᱤ ᱦᱚᱯᱚᱱᱟᱜ ᱧᱩᱛᱩᱢ ᱛᱮ ᱤᱴᱟᱹ ᱵᱷᱟᱴᱤ ᱥᱮ ᱪᱩᱞᱦᱟᱹ ᱢᱮᱱᱟᱜᱼᱟ ᱚᱱᱟ ᱧᱩᱛᱩᱢ ᱫᱚ ᱪᱮᱫ ᱠᱟᱱᱟ ᱛᱮᱥᱟᱨ ᱠᱩᱠᱞᱤ ᱦᱩᱭᱩᱜ ᱠᱟᱱᱟ ᱱᱚᱣᱟ ᱤᱴᱟᱹ ᱵᱷᱟᱴᱤ ᱢᱩᱫᱽᱨᱮ ᱡᱟᱦᱟᱸ ᱨᱮ ᱠᱩᱲᱤ ᱦᱚᱯᱚᱱᱟᱜ ᱧᱩᱛᱩᱢ ᱛᱮ ᱤᱴᱟᱹ ᱵᱷᱟᱴᱤ ᱢᱮᱱᱟᱜ ᱟᱠᱟᱫᱼᱟ ᱧᱩᱛᱩᱢ ᱚᱞ ᱢᱮᱱᱟᱜ ᱟᱠᱟᱫᱼᱟ ᱚᱱᱟ ᱤᱴᱟᱹ ᱵᱷᱟᱴᱤ ᱨᱮᱱᱟᱜ ᱧᱩᱛᱩᱢ ᱫᱚ ᱪᱮᱫ ᱠᱟᱱᱟ ᱱᱚᱣᱟ ᱠᱚ ᱟᱯᱮ ᱥᱟᱱᱟᱢ ᱠᱚ ᱠᱚᱢᱮᱱᱴ ᱛᱟᱞᱟ ᱛᱮᱜᱮ ᱞᱟᱹᱭ ᱛᱟᱵᱚᱱ ᱯᱮ ᱟᱨ ᱚᱸᱰᱮ ᱠᱚᱢᱮᱱᱴ ᱥᱚᱢᱚᱭ ᱱᱤᱭᱚᱢ ᱦᱩᱭᱩᱜ ᱠᱟᱱᱟ ᱢᱤᱫ ᱦᱚᱲ ᱫᱚ ᱢᱤᱫᱴᱟᱝ ᱜᱮ ᱠᱩᱠᱞᱤ ᱨᱮᱱᱟᱜ ᱛᱮᱞᱟᱭ ᱮᱢ ᱫᱟᱲᱮᱭᱟᱜᱼᱟ ᱫᱤᱥᱟᱹᱭᱟᱵᱚᱱ ᱱᱤᱭᱚᱢ ᱫᱚ ᱦᱩᱭᱩᱜ ᱠᱟᱱᱟ ᱱᱚᱣᱟ ᱤᱴᱟᱹ ᱵᱷᱟᱴᱤ ᱠᱚᱨᱮᱱᱟᱜ ᱠᱩᱠᱞᱤ ᱨᱮᱱᱟᱜ ᱛᱮᱞᱟ ᱢᱤᱫ ᱦᱚᱲ ᱢᱤᱫᱴᱟᱝ ᱜᱮ ᱮᱢ ᱫᱟᱲᱮᱭᱟᱜᱼᱟ ᱠᱚᱢᱮᱱᱴ ᱛᱟᱞᱟᱛᱮ ᱟᱫᱚ ᱟᱱᱥᱟᱨ ᱫᱚ ᱱᱚᱝᱠᱟ ᱵᱚᱱ ᱮᱢ ᱢᱟ ᱱᱟᱢᱵᱟᱨ ᱚᱣᱟᱱ ᱥᱯᱮᱥ ᱮᱱᱥᱟᱨ ᱨᱮᱱᱟᱜ ᱧᱩᱛᱩᱢ ᱫᱚᱥᱟᱨ ᱫᱩ ᱱᱚᱢᱵᱚᱨ ᱥᱯᱮᱥ ᱟᱱᱥᱟᱨ ᱛᱤᱱ ᱱᱚᱢᱵᱚᱨ ᱥᱯᱮᱥ ᱟᱱᱥᱟᱨ ᱵᱮᱥ ᱫᱤᱭᱮ ᱴᱩᱠᱩ ᱜᱮ ᱚᱞ ᱞᱮᱠᱷᱟᱱ ᱜᱮ ᱤᱧ ᱵᱩᱡᱷᱟᱹᱣᱟᱹᱧ ᱚᱠᱚᱭᱟᱜ ᱩᱛᱛᱚᱨ ᱥᱟᱹᱦᱤ ᱜᱮᱛᱟᱵᱚᱱᱟ ᱡᱟᱦᱟᱸ ᱥᱤᱨᱯᱟᱹ ᱞᱮᱠᱟᱛᱮᱧ ᱩᱪᱷᱟᱹᱱᱮᱫ ᱛᱟᱵᱚᱱᱟ ᱛᱮᱥᱟᱨᱤᱡ ᱫᱚ ᱵᱟᱨ ᱵᱷᱟᱜᱽ ᱠᱟᱹᱣᱰᱤ ᱧᱟᱢᱟᱭ ᱫᱚᱥᱟᱨᱤᱡ ᱫᱚ ᱯᱮ ᱵᱷᱟᱜᱽ ᱠᱟᱹᱣᱰᱤ ᱧᱟᱢᱟᱭ ᱟᱨ ᱯᱟᱹᱦᱤᱞ ᱫᱚ ᱢᱤᱫ ᱫᱚ ᱯᱩᱱ ᱵᱷᱟᱜᱽ ᱠᱟᱹᱣᱰᱤ ᱧᱟᱢᱟᱭ ᱛᱚ ᱟᱫᱚ ᱠᱟᱹᱣᱰᱤ ᱫᱚ ᱛᱤᱱᱟᱹᱜ ᱠᱟᱱᱟ ᱱᱚᱣᱟ ᱫᱚ ᱵᱟᱹᱧ ᱩᱪᱷᱟᱹᱱᱮᱫ ᱠᱟᱱᱟ ᱱᱚᱣᱟ ᱨᱮ ᱩᱪᱷᱟᱹᱱ ᱫᱚ ᱢᱟᱱᱟ ᱜᱮᱭᱟ ᱯᱚᱭᱥᱟ ᱦᱤ ᱯᱚᱭᱥᱟ ᱦᱳᱜᱟ ᱛᱚ ᱮᱱ ᱨᱮᱦᱚᱸ ᱱᱚᱣᱟ ᱠᱚᱢᱮᱱᱴ ᱛᱟᱞᱟ ᱛᱮᱜᱮ ᱟᱯᱮ ᱞᱟᱹᱭ ᱥᱚᱫᱚᱨ ᱛᱟᱵᱚᱱ ᱯᱮ ᱟᱨ ᱟᱹᱰᱤ ᱛᱩᱨᱟᱹᱱᱛ ᱡᱟᱦᱟᱸᱭ ᱯᱩᱭᱞᱩ ᱫᱚᱥᱟᱨ ᱟᱨ ᱛᱮᱥᱟᱨᱤᱡ ᱦᱩᱭ ᱞᱮᱱᱠᱷᱟᱱ ᱜᱮ ᱚᱱᱟ ᱫᱚ ᱱᱮᱠᱥᱴ ᱵᱷᱤᱰᱤᱭᱳ ᱨᱮ ᱤᱧ ᱫᱚᱧ ᱩᱪᱷᱟᱹᱱᱟ ᱟᱨ ᱩᱱᱠᱩ ᱥᱟᱞᱟᱜ ᱫᱚ ᱢᱮᱞ ᱢᱟᱫᱽᱫᱷᱚᱢ ᱛᱮ ᱤᱧ ᱥᱟᱞᱟᱜ ᱡᱳᱜᱟᱡᱳᱜᱽ ᱛᱟᱵᱚᱱ ᱯᱮ ᱟᱨ ᱪᱤᱠᱟᱹ ᱞᱮᱠᱟᱛᱮ ᱚᱱᱟ ᱠᱚ ᱥᱤᱨᱯᱟᱹ ᱪᱟᱞᱟᱜᱼᱟ ᱚᱱᱟ ᱫᱚ ᱟᱯᱮᱧ ᱥᱚᱫᱚᱨ ᱟᱯᱮᱭᱟ ᱢᱟ ᱛᱟᱦᱞᱮ ᱱᱩᱱ ᱜᱷᱟᱹᱲᱤᱡ ᱤᱧᱟᱹᱜ ᱵᱞᱚᱜ ᱵᱷᱤᱰᱤᱭᱳ ᱨᱮ ᱛᱟᱦᱮᱸ ᱞᱟᱹᱜᱤᱫ ᱟᱨ ᱤᱧ ᱥᱟᱞᱟᱜ ᱥᱟᱹᱜᱟᱹᱭ ᱡᱚᱲᱟᱣ ᱞᱟᱹᱜᱤᱫ ᱤᱧ ᱫᱚ ᱮᱠᱪᱩᱭᱮᱞᱤ ᱱᱚᱣᱟ ᱵᱷᱤᱰᱤᱭᱳ ᱨᱮᱱᱟᱜ ᱢᱚᱛᱞᱚᱵ ᱫᱚ ᱦᱩᱭᱩᱜ ᱠᱟᱱᱟ ᱟᱯᱮ ᱥᱟᱞᱟᱜ ᱥᱟᱹᱜᱟᱹᱭ ᱤᱧ ᱡᱚᱲᱟᱣ ᱞᱟᱹᱜᱤᱫ ᱱᱚᱣᱟ ᱠᱚᱫᱚ ᱵᱮᱱᱟᱣ ᱦᱩᱭᱩᱜ ᱠᱟᱱᱟ ᱟᱨ ᱢᱩᱪᱟᱹᱫ ᱫᱷᱟᱹᱨᱤᱡ ᱛᱟᱦᱮᱸ ᱞᱟᱹᱜᱤᱫ ᱟᱹᱰᱤᱜᱟᱱ ᱥᱟᱨᱦᱟᱣ ᱱᱚᱝᱠᱟ ᱜᱮ ᱦᱟᱯᱮᱱ ᱫᱤᱱ ᱨᱮ ᱤᱧᱟᱹᱜ ᱵᱞᱚᱜ ᱵᱷᱤᱰᱤᱭᱳ ᱪᱮᱱᱮᱞ ᱥᱟᱯᱳᱨᱴ ᱮᱢ ᱛᱟᱵᱚᱱ ᱯᱮ ᱪᱮᱫᱟᱜ ᱵᱟᱝᱢᱟ ᱟᱯᱮᱭᱟᱜ ᱥᱟᱯᱳᱨᱴ ᱵᱮᱜᱚᱨ ᱱᱚᱣᱟ ᱫᱚ ᱟᱨᱦᱚᱸ ᱱᱟᱣᱟ ᱱᱟᱣᱟ ᱵᱷᱤᱰᱤᱭᱳ ᱫᱚ ᱵᱟᱹᱧ ᱵᱮᱱᱟᱣ ᱫᱟᱲᱮᱭᱟᱜ ᱠᱟᱱᱟ ᱟᱯᱮᱭᱟᱜ ᱜᱚᱲᱚ ᱥᱚᱯᱚᱦᱚᱫ ᱠᱚᱢᱮᱱᱴ ᱥᱟᱵᱥᱠᱨᱟᱭᱤᱵ ᱟᱨ ᱞᱟᱭᱤᱠ ᱪᱮᱛᱟᱱ ᱛᱮᱜᱮ ᱤᱧᱟᱹᱜ ᱦᱟᱯᱮᱱ ᱫᱤᱱ ᱨᱮᱱᱟᱜ ᱵᱞᱚᱜ ᱵᱷᱤᱰᱤᱭᱳ ᱵᱮᱱᱟᱣ ᱨᱮᱱᱟᱜ ᱟᱹᱰᱤ ᱜᱟᱱ ᱩᱫᱽᱜᱟᱹᱣ ᱤᱧ ᱧᱟᱢᱟ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱱ ᱛᱟᱵᱚᱱ ᱯᱮ ᱡᱚᱦᱟᱨ